ᱱᱤᱱᱟᱹᱜ ᱜᱮᱯᱮ ᱧᱟᱢ ᱠᱮᱫᱟ ᱱᱤᱱᱟᱹᱜ ᱜᱮ ᱤᱱᱟᱹᱜ ᱜᱮᱞᱮ ᱧᱟᱢ ᱠᱮᱫᱟ ᱵᱤᱡᱚᱭ ᱡᱚᱢ ᱯᱮ ᱡᱚᱢ ᱯᱮ ᱡᱚᱢ ᱯᱮ ᱡᱚᱢ ᱯᱮ ᱪᱟᱞᱟᱣ ᱢᱮ ᱪᱟᱞᱟᱣ ᱢᱮ ᱪᱟᱞᱟᱣ ᱢᱮ ᱟᱨ ᱜᱟᱛᱮ ᱠᱚ ᱱᱩᱠᱩ ᱠᱚ ᱡᱚᱢᱮᱫ ᱛᱟᱞᱮᱭᱟ ᱚᱸᱰᱮ ᱜᱩᱯᱤ ᱵᱟᱭᱟᱨ ᱠᱟᱱᱟ ᱠᱚ ᱱᱩᱠᱩ ᱫᱚ ᱱᱚᱜᱼᱚ ᱱᱚᱝᱠᱟᱱᱟᱜ ᱠᱟᱱᱴᱷᱟᱲ ᱠᱚ ᱡᱚᱢᱫᱟ ᱱᱟᱦᱟᱜ

ᱚᱠᱚᱭ ᱚᱛ ᱚᱛᱤᱱᱤ ᱚᱛ ᱚᱛ ᱚᱛ ᱟᱨ ᱠᱟᱫᱟ ᱚᱛᱤᱱᱤ ᱢᱟᱭᱟ ᱢᱟᱹᱡᱷᱤ ᱚᱠᱮ ᱢᱟ ᱱᱩᱭ ᱰᱟᱝᱨᱟ ᱦᱤᱡᱩᱜ ᱠᱟᱱᱟ ᱵᱟᱠᱷᱟᱡ ᱰᱟᱝᱨᱟ ᱦᱤᱡᱩᱜ ᱠᱟᱱᱟ ᱵᱟᱠᱷᱟᱡ ᱟᱨ ᱱᱩᱠᱩ ᱱᱚᱰᱮ ᱟᱫᱚᱢ ᱫᱚ ᱱᱩᱠᱩ ᱠᱚ ᱩᱠᱩ ᱵᱟᱲᱟ ᱟᱠᱟᱱᱟ ᱱᱩᱠᱩ ᱱᱚᱰᱮ ᱱᱩᱠᱩ ᱫᱚᱞᱮ ᱵᱷᱤᱰᱤᱭᱳ ᱨᱮ ᱵᱟᱠᱚ ᱧᱮᱞ ᱦᱚᱪᱚᱜ ᱠᱟᱱᱟ ᱵᱚᱞᱮ

ᱜᱚᱡ ᱰᱟᱹᱨ ᱨᱮ ᱢᱟᱞᱟ ᱯᱚᱛᱟᱢ ᱨᱟᱜᱟᱭ ᱠᱩᱠᱩᱰᱩᱵᱩᱨ ᱟᱨᱮ ᱜᱚᱡ ᱰᱟᱹᱨ ᱨᱮ ᱢᱟᱞᱟ ᱯᱚᱛᱟᱢ ᱨᱟᱜᱟᱭ ᱠᱩᱠᱩᱰᱩᱵᱩᱨ ᱟᱨ ᱰᱟᱦᱟᱨ ᱞᱟᱸᱜᱽᱲᱮ ᱨᱮᱱ ᱠᱚᱲᱟ ᱫᱚ ᱵᱚᱞ ᱮᱱᱮᱡ ᱥᱚᱴᱮ ᱫᱩᱜᱩᱨ ᱫᱩᱜᱩᱨ ᱦᱮᱸ ᱴᱷᱤᱠ ᱟᱹᱰᱤ ᱵᱮᱥ ᱦᱮᱡ ᱠᱮᱫᱟ ᱦᱮᱸ ᱢᱟ ᱢᱟᱺᱡᱷᱤ ᱟᱢ ᱵᱩᱨᱩ ᱨᱮ ᱵᱤᱧ ᱠᱤᱫᱤᱧ ᱵᱩᱨᱩ ᱨᱮ ᱵᱤᱧ ᱠᱤᱫᱤᱧ ᱪᱮᱫᱟᱜ ᱜᱟᱛᱮᱢ ᱦᱤᱲᱤᱧ ᱠᱤᱫᱤᱧ ᱴᱷᱤᱠ ᱟᱨ ᱚᱠᱚᱭᱴᱟᱜ ᱱᱤᱛᱚᱜ ᱥᱮᱨᱮᱭᱟ ᱢᱟᱥᱮ ᱢᱟᱭᱟ ᱚᱠᱚᱭ ᱠᱚ ᱞᱟᱹᱭ ᱯᱮ